ᱚ ᱥᱟᱱᱟᱢ ᱠᱚᱜᱮ ᱚᱞ ᱪᱤᱠᱤ ᱢᱟᱨᱥᱟᱞ ᱫᱷᱟᱨᱤ ᱭᱩᱴᱩᱵᱽ ᱪᱮᱱᱮᱞ ᱯᱟᱦᱴᱟ ᱠᱷᱚᱱ ᱥᱟᱹᱜᱩᱱ ᱫᱟᱨᱟᱢ ᱟᱨ ᱥᱟᱭ ᱥᱟᱭ ᱡᱚᱦᱟᱨ ᱤᱧ ᱜᱮ ᱟᱯᱮ ᱠᱚᱭᱤᱡ ᱢᱟᱱᱚᱥ ᱢᱟ ᱛᱚᱵᱮ ᱟᱯᱮ ᱠᱚ ᱥᱟᱢᱟᱝ ᱨᱮ ᱛᱮᱦᱮᱧ ᱟᱨ ᱢᱤᱫᱴᱟᱝ ᱵᱷᱤᱰᱤᱭᱳ ᱟᱹᱜᱩ ᱠᱟᱛᱮ ᱦᱮᱡ ᱟᱠᱟᱱᱟ ᱱᱚᱣᱟ ᱵᱷᱤᱰᱤᱭᱳ ᱫᱚ ᱱᱟᱦᱟᱜ ᱥᱟᱛᱟᱢ ᱠᱚᱫᱚ ᱵᱟᱵᱚ ᱯᱟᱲᱦᱟᱜᱼᱟ ᱛᱮᱦᱮᱧ ᱫᱚ ᱱᱚᱣᱟ ᱵᱷᱤᱰᱤᱭᱳ ᱨᱮᱫᱚ ᱵᱚᱱ ᱯᱟᱲᱦᱟᱣᱟ ᱟᱨ ᱵᱟᱝᱢᱟ ᱵᱚᱱ ᱵᱩᱡᱷᱟᱹᱣᱟ ᱥᱤᱞᱟᱵᱚᱥ ᱠᱚ ᱡᱟᱦᱟᱱᱟᱜ ᱠᱚ ᱢᱮᱱᱟ ᱛᱟᱵᱚᱱ ᱤᱝᱞᱤᱥ ᱛᱮ ᱛᱚ ᱵᱷᱤᱰᱭᱳ ᱮᱛᱚᱦᱚᱵ ᱢᱟᱲᱟᱝ ᱨᱮ ᱱᱤᱱᱟᱹᱧ ᱱᱮᱦᱚᱨ ᱟᱵᱚᱱᱟ ᱵᱷᱤᱰᱭᱳ ᱫᱚ ᱢᱩᱪᱟᱹᱫ ᱵᱷᱳᱨ ᱵᱚᱱ ᱧᱮᱞ ᱢᱟ ᱛᱚᱵᱮ ᱮᱱᱟᱝ ᱵᱚᱱ ᱴᱷᱤᱠᱟᱹ ᱫᱟᱲᱮᱭᱟᱜᱼᱟ ᱟᱨ ᱵᱟᱝ ᱵᱚᱱ ᱵᱟᱲᱟᱭ ᱫᱟᱲᱮᱭᱟᱜᱼᱟ ᱪᱮᱫ ᱪᱮᱫ ᱢᱮᱱᱟᱜᱼᱟ ᱚᱱᱟ ᱥᱤᱞᱟᱵᱚᱥ ᱨᱮᱫᱚ ᱛᱚ ᱫᱮᱞᱟ ᱵᱚᱱ ᱮᱛᱚᱦᱚᱵᱟ ᱥᱤᱞᱟᱵᱚᱥ ᱪᱮᱫ ᱪᱮᱫ ᱢᱮᱱᱟᱜᱼᱟ ᱛᱚ ᱵᱷᱤᱰᱭᱳ ᱮᱛᱚᱦᱚᱵ ᱢᱟᱲᱟᱝ ᱨᱮ ᱱᱤᱱᱟᱹᱧ ᱱᱮᱦᱚᱨ ᱟᱵᱚᱱᱟ ᱵᱷᱤᱰᱭᱳ ᱫᱚ ᱢᱩᱪᱟᱹᱫ ᱵᱷᱳᱨ ᱜᱮᱵᱚᱱ ᱧᱮᱞᱟ ᱟᱨ ᱚᱠᱚᱭ ᱠᱚ ᱱᱟᱣᱟᱱ ᱠᱚᱵᱚᱱ ᱦᱮᱡ ᱟᱠᱟᱱ ᱠᱷᱟᱱ ᱵᱷᱤᱰᱤᱭᱳ ᱠᱚᱵᱚᱱ ᱞᱟᱭᱤᱠ ᱠᱟᱜᱼᱟ ᱵᱚᱱ ᱥᱮᱭᱟᱨ ᱠᱟᱜᱼᱟ ᱵᱚᱱ ᱥᱟᱵᱥᱠᱨᱟᱭᱤᱵ ᱠᱟᱜᱼᱟ ᱵᱚᱱ ᱛᱚᱵᱮ ᱮᱱᱟᱝ ᱵᱚᱱ ᱴᱷᱤᱠᱟᱹ ᱫᱟᱲᱮᱭᱟᱜᱼᱟ ᱟᱨ ᱵᱟᱝ ᱵᱚᱱ ᱵᱟᱲᱟᱭ ᱫᱟᱲᱮᱭᱟᱜᱼᱟ ᱪᱮᱫ ᱞᱮᱠᱟ ᱠᱞᱟᱥ ᱠᱚ ᱦᱩᱭᱩᱜ ᱠᱟᱱᱟ ᱢᱮᱱᱛᱮ ᱟᱨ ᱵᱟᱝ ᱪᱮᱫ ᱞᱮᱠᱟ ᱵᱷᱤᱰᱤᱭᱳ ᱠᱚᱞᱤᱧ ᱟᱹᱜᱩ ᱵᱟᱲᱟᱭᱟ ᱢᱮᱱᱛᱮ ᱛᱚ ᱫᱮᱞᱟ ᱵᱚᱱ ᱮᱛᱚᱦᱚᱵ ᱞᱮᱠᱷᱟᱱ ᱚᱱᱟ ᱯᱷᱟᱞᱛᱩ ᱠᱚᱫᱚ ᱠᱟᱛᱷᱟ ᱠᱚᱫᱚ ᱵᱟᱵᱚ ᱠᱟᱛᱷᱟᱜᱼᱟ ᱛᱚ ᱫᱮᱞᱟ ᱵᱚᱱ ᱮᱛᱚᱦᱚᱵᱟ ᱛᱚ ᱱᱚᱣᱟ ᱫᱚ ᱦᱟᱸᱜ ᱛᱟᱵᱚᱱ ᱵᱳᱨᱰ ᱚᱯᱷ ᱥᱟᱱᱛᱟᱲ ᱮᱡᱩᱠᱮᱥᱚᱱ ᱨᱮᱱᱟᱜ ᱞᱚᱭᱚᱨ ᱥᱴᱮᱱᱟᱨ ᱟᱨ ᱵᱟᱝᱢᱟ ᱩᱯᱨᱩᱢ ᱪᱟᱱᱚᱪ ᱟᱵᱚ ᱛᱮᱫᱚ ᱱᱟᱦᱟᱜ ᱵᱚᱱ ᱢᱮᱱᱟ ᱩᱯᱨᱩᱢ ᱪᱟᱱᱚᱪ ᱟᱨ ᱵᱟᱝᱢᱟ ᱞᱚᱭᱚᱨ ᱥᱴᱮᱱᱟᱨ ᱥᱤᱞᱟᱵᱚᱥ ᱠᱟᱱᱟ ᱛᱚ ᱮᱛᱚᱦᱚᱵ ᱨᱮ ᱢᱮᱱᱟᱜᱼᱟ ᱪᱮᱫᱟᱜ ᱥᱮ ᱮᱢᱟᱭᱤᱞ ᱟᱵᱚ ᱫᱚ ᱮᱢᱟᱭᱤᱞ ᱥᱮᱠᱥᱚᱱ ᱨᱮ ᱪᱮᱫ ᱪᱮᱫ ᱥᱮᱱᱚᱜᱼᱟ ᱥᱮ ᱯᱟᱹᱨᱥᱤ ᱯᱚᱦᱟ ᱚᱞ ᱪᱮᱢᱮᱫ ᱨᱚᱱᱚᱲ ᱨᱚᱱᱚᱲ ᱫᱚ ᱦᱟᱸᱜ ᱛᱟᱵᱚᱱ ᱜᱨᱟᱢᱟᱨ ᱠᱟᱱᱟ ᱞᱟᱠᱪᱟᱨ ᱥᱮᱨᱮᱧ ᱱᱩᱜ ᱱᱩᱠᱩ ᱫᱚ ᱦᱟᱸᱜ ᱛᱟᱵᱚᱱ ᱠᱚ ᱥᱮᱱᱚᱜᱼᱟ ᱮᱢᱟᱭᱤᱞ ᱨᱮ ᱦᱚᱸ ᱥᱮ ᱵᱟᱝᱟ ᱱᱩᱠᱩ ᱨᱮᱱ ᱚᱛᱷᱚᱨ ᱫᱚ ᱱᱟᱦᱟᱜ ᱠᱤᱱ ᱵᱟᱲᱟᱭᱟ ᱧᱮᱞ ᱫᱚᱵᱚᱱ ᱧᱮᱞᱮᱫ ᱠᱟᱱᱟ ᱚᱛᱷᱚᱨ ᱚᱛᱷᱚᱨ ᱫᱚ ᱱᱟᱦᱟᱜ ᱛᱟᱵᱚᱱ ᱟᱵᱚ ᱨᱮᱱ ᱯᱟᱹᱨᱥᱤ ᱥᱤᱧ ᱪᱟᱸᱫᱚ ᱚᱞ ᱜᱩᱨᱩᱣᱟᱜ ᱯᱚᱱᱰᱤᱛ ᱨᱚᱜᱷᱩᱱᱟᱛᱷ ᱢᱩᱨᱢᱩ ᱛᱤᱠᱤᱱ ᱠᱤᱱ ᱚᱞ ᱟᱠᱟᱜᱼᱟ ᱛᱚ ᱱᱚᱰᱮ ᱫᱚ ᱱᱟᱦᱟᱜ ᱡᱚᱛᱚ ᱢᱮᱥᱟ ᱛᱮ ᱱᱟᱦᱟᱜ ᱛᱟᱵᱚᱱ ᱱᱩᱠᱩ ᱱᱟᱦᱟᱜ ᱛᱤᱱᱟᱹᱜ ᱢᱮᱱᱟᱜ ᱠᱚᱣᱟ ᱱᱩᱠᱩ ᱱᱩᱠᱩ ᱱᱩᱠᱩ ᱱᱩᱠᱩ ᱡᱚᱛᱚ ᱢᱮᱥᱟ ᱛᱮ ᱱᱟᱦᱟᱜ ᱥᱚᱭ ᱢᱟᱨᱠ ᱢᱮᱱᱠᱷᱟᱱ ᱫᱚ

ᱟᱨ ᱵᱟᱝᱢᱟ ᱟᱹᱰᱤ ᱜᱟᱱ ᱵᱟᱲᱟᱭ ᱡᱚᱝ ᱡᱤᱱᱤᱥ ᱢᱮᱱᱟᱜ ᱜᱮᱭᱟ ᱛᱚ ᱫᱮᱞᱟ ᱵᱚᱱ ᱱᱚᱣᱟ ᱵᱚᱱ ᱧᱮᱞ ᱫᱟᱲᱮᱭᱟᱜ ᱠᱟᱱᱟ ᱱᱚᱣᱟ ᱵᱚᱱ ᱧᱮᱞ ᱠᱮᱜᱼᱟ ᱤᱱᱟᱹ ᱛᱟᱭᱚᱢ ᱤᱧ ᱫᱮᱠᱷᱟᱣ ᱟᱵᱚᱱ ᱠᱟᱱᱟ ᱵᱩᱦᱤ ᱦᱚᱸᱵᱚᱱ ᱧᱮᱞ ᱧᱚᱜᱟ ᱡᱮ ᱠᱤᱪᱷᱩ ᱵᱟᱝᱟ ᱚᱠᱚᱭ ᱴᱷᱮᱱ ᱪᱚ ᱛᱟᱦᱮᱸ ᱠᱚᱜᱼᱟ ᱚᱠᱚᱭ ᱴᱷᱮᱱ ᱪᱚ ᱛᱟᱵᱚᱱ ᱵᱟᱭ ᱛᱟᱦᱮᱸ ᱠᱚᱜᱼᱟ ᱛᱚ ᱪᱮᱫ ᱪᱮᱫ ᱦᱚᱸ ᱥᱮ ᱛᱟᱵᱚᱱ ᱮᱛᱚᱦᱚᱵ ᱨᱮ ᱢᱮᱱᱟᱜ ᱛᱟᱵᱚᱱ

ᱛᱚ ᱤᱱᱟᱹ ᱛᱟᱭᱚᱢ ᱵᱚᱱ ᱧᱮᱞᱟ ᱫᱮᱞᱟ ᱵᱚᱱ ᱤᱱᱟᱹ ᱛᱟᱭᱚᱢ ᱦᱟᱸᱜ ᱱᱚᱣᱟ ᱥᱮᱱᱟᱜ ᱮ ᱪᱟᱞᱟᱣᱮᱱᱟ ᱛᱟᱵᱚᱱ ᱮᱢᱟᱭᱤᱞ ᱥᱮᱠᱥᱚᱱ ᱤᱱᱟᱹ ᱛᱟᱭᱚᱢ ᱵᱚᱱ ᱥᱮᱱᱚᱜᱼᱟ ᱢᱮᱛᱷ ᱢᱮᱴᱤᱠᱥ ᱥᱮᱠᱥᱚᱱ ᱟᱨ ᱵᱟᱝᱟ ᱟᱨᱤᱛᱷᱢᱮᱴᱤᱠ ᱥᱮᱠᱥᱚᱱ ᱮᱞᱠᱷᱟ ᱯᱚᱛᱚᱵ ᱦᱟᱸᱜ ᱱᱚᱣᱟ ᱠᱤᱱ ᱚᱞ ᱟᱠᱟᱫ ᱛᱟᱵᱚᱱ ᱚᱞ ᱜᱩᱨᱩ ᱵᱟᱵᱟ ᱛᱟᱹᱠᱤᱱ ᱯᱚᱱᱰᱤᱛ ᱨᱚᱜᱷᱩᱱᱟᱛᱷ ᱢᱩᱨᱢᱩ ᱛᱟᱹᱠᱤᱱ ᱱᱚᱰᱮ ᱡᱚᱛᱚ ᱫᱚ ᱱᱟᱦᱟᱜ ᱵᱚ ᱯᱟᱲᱦᱟᱜᱼᱟ ᱱᱚᱰᱮ ᱦᱚᱸ ᱛᱟᱵᱚᱱ ᱱᱟᱦᱟᱜ ᱚᱥᱤ ᱢᱟᱨᱠ ᱫᱚ ᱚᱞ ᱠᱩᱲᱤ ᱢᱟᱨᱠ ᱫᱚ ᱠᱩᱠᱞᱤ ᱱᱟᱦᱟᱜ ᱠᱚ ᱫᱚᱦᱚᱭᱟ ᱢᱚᱣᱠᱷᱤ ᱠᱚ ᱡᱟᱦᱟᱱᱟᱜ ᱠᱚ ᱢᱮᱱᱟ ᱱᱚᱣᱟ ᱴᱳᱴᱟᱞ ᱫᱚ ᱱᱟᱦᱟᱜ ᱛᱟᱵᱚᱱ ᱯᱚᱸᱪᱤᱥ ᱪᱚ ᱥᱚᱦᱮ ᱛᱚ ᱱᱚᱰᱮ ᱦᱚᱸ ᱱᱟᱦᱟᱜ ᱡᱚᱛᱚ ᱵᱤᱥᱚᱭ ᱫᱚ ᱱᱟᱦᱟᱜ ᱵᱚ ᱯᱟᱲᱦᱟᱜᱼᱟ ᱱᱚᱣᱟ ᱮᱞᱠᱷᱟ ᱯᱚᱛᱚᱵ ᱨᱮᱦᱚᱸ ᱱᱚᱰᱮ ᱵᱚᱱ ᱯᱟᱲᱦᱟᱣ ᱦᱚᱪᱚ ᱱᱟᱥᱮ ᱮᱞᱥᱚᱝ ᱫᱟᱣᱟᱝ ᱨᱟᱹᱲ ᱮᱞ ᱥᱚᱝ ᱫᱟᱣᱟᱬ ᱨᱟᱹ ᱴᱷᱤᱠ ᱟᱪᱷᱮ ᱵᱟᱝ ᱤᱱᱟᱹ ᱛᱟᱭᱚᱢ ᱥᱮᱞᱮᱫ ᱢᱤᱥᱟᱬᱚ ᱵᱷᱮᱜᱮᱫ ᱯᱷᱮᱰᱟᱬᱚ ᱜᱟᱵᱟᱬ ᱜᱩᱬᱚᱱᱚ ᱟᱴᱟᱬ ᱦᱚᱨᱚᱬᱚ ᱛᱚ ᱤᱱᱟᱹ ᱛᱟᱭᱚᱢ ᱵᱩᱦᱤ ᱦᱚᱸᱵᱚᱱ ᱧᱮᱞ ᱞᱮᱫᱟ ᱥᱮ ᱵᱟᱝ ᱟᱵᱚ ᱴᱷᱮᱱ ᱪᱮᱫ ᱛᱟᱦᱮᱸ ᱠᱚᱜᱼᱟ ᱵᱟᱭ ᱛᱟᱦᱮᱸ ᱠᱚᱜᱼᱟ ᱛᱚ ᱵᱩᱦᱤ ᱵᱚᱱ ᱧᱮᱞᱟ ᱱᱚᱜᱼᱚᱭ ᱱᱟᱦᱟᱜ ᱛᱟᱵᱚᱱ ᱵᱩᱦᱤ ᱠᱚᱫᱚ ᱱᱚᱜᱼᱚᱭ ᱮᱞᱠᱷᱟ ᱯᱚᱛᱚᱵ ᱱᱚᱜᱼᱚ ᱱᱟ ᱫᱚ ᱱᱟᱦᱟᱜ ᱛᱟᱵᱚᱱ ᱥᱟᱱᱛᱟᱲᱤ ᱯᱨᱟᱭᱢᱟᱨ ᱟᱨ ᱵᱟᱝ ᱞᱟᱛᱟᱨ ᱪᱟᱱᱟᱪ ᱞᱳᱭᱟᱨ ᱥᱴᱮᱱᱰᱟᱨᱰ ᱵᱟᱠᱷᱨᱟ ᱫᱚ ᱱᱚᱜᱼᱚ ᱱᱟ ᱯᱚᱛᱚᱵ ᱦᱟᱛᱟᱣᱚᱜᱼᱟ ᱱᱚᱜᱼᱚᱭ ᱱᱚᱜᱼᱚ ᱱᱚᱝᱠᱟ ᱱᱟᱦᱟᱜ ᱤᱱᱟᱹ ᱛᱟᱭᱚᱢ ᱛᱚ ᱱᱚᱰᱮ ᱪᱟᱞᱟᱣᱮᱱᱟ ᱛᱟᱵᱚᱱ ᱢᱮᱛᱷᱢᱮᱴᱤᱠ ᱟᱨ ᱵᱟᱝᱟ ᱮᱞᱠᱷᱟ ᱯᱚᱛᱚᱵ ᱦᱚᱸ ᱪᱟᱞᱟᱣᱮᱱᱟ ᱤᱱᱟᱹ ᱛᱟᱭᱚᱢ ᱵᱚᱱ ᱧᱮᱞᱟ ᱦᱤᱥᱴᱨᱤ ᱮᱱᱰ ᱡᱤᱭᱳᱜᱨᱟᱯᱷᱤ ᱦᱚᱸ ᱥᱮ ᱵᱟᱝᱟ ᱦᱤᱥᱴᱨᱤ ᱛᱟᱵᱚᱱ ᱱᱟᱜᱟᱢ ᱦᱚᱸ ᱱᱟᱜ ᱠᱚ ᱢᱮᱱᱟ ᱡᱤᱭᱳᱜᱨᱟᱯᱷᱤ ᱫᱚ ᱚᱛᱱᱚᱜ ᱠᱚ ᱢᱮᱱᱟ ᱦᱚᱸ ᱥᱮ ᱵᱟᱝᱟ ᱤᱱᱟᱹ ᱛᱟᱭᱚᱢ ᱱᱚᱰᱮᱱᱟᱜ ᱡᱚᱛᱚ ᱫᱚ ᱵᱟᱵᱚ ᱯᱟᱲᱦᱟᱜᱼᱟ ᱦᱳᱭ ᱥᱮ ᱵᱟᱝᱟ ᱱᱚᱰᱮ ᱦᱚᱸᱞᱤᱧ ᱞᱟᱹᱭ ᱧᱚᱜ ᱟᱵᱚᱱ ᱠᱟᱱᱟ ᱚᱠᱟ ᱚᱠᱟ ᱵᱚᱱ ᱯᱟᱲᱦᱟᱜᱼᱟ ᱚᱠᱟ ᱠᱷᱚᱱ ᱛᱤᱱᱟᱹᱜ ᱢᱟᱨᱠ ᱱᱚᱣᱟ ᱦᱤᱥᱴᱨᱤ ᱠᱷᱚᱱ ᱦᱤᱡᱩᱜᱼᱟ ᱛᱟᱵᱚᱱ ᱪᱟᱲᱤᱥᱤ ᱮ ᱠᱩᱲᱤᱭᱮ ᱥᱚᱦᱮ ᱢᱟᱨᱠ ᱞᱚᱝ ᱠᱚᱥᱪᱮᱱ ᱢᱮᱱᱟᱜ ᱛᱟᱵᱚᱱ ᱪᱟᱲᱤᱥᱤ ᱥᱚᱨᱴ ᱠᱚᱥᱪᱮᱱ ᱢᱮᱱᱟᱜᱼᱟ ᱠᱩᱲᱤᱭᱮ ᱡᱳᱜᱽᱨᱟᱯᱷᱤ ᱠᱷᱚᱱ ᱦᱤᱡᱩᱜᱼᱟ ᱟᱨ ᱵᱟᱝᱟ ᱚᱛᱱᱚᱜ ᱠᱷᱚᱱ ᱦᱤᱡᱩᱜᱼᱟ ᱞᱚᱝ ᱠᱚᱥᱪᱮᱱ ᱠᱩᱲᱤᱭᱮ

ᱛᱟᱯᱚᱨᱮ ᱥᱟᱣᱱᱟ ᱢᱩᱨᱢᱩ ᱛᱤᱠᱤᱱ ᱥᱟᱣᱱᱟ ᱢᱩᱨᱢᱩ ᱛᱤᱠᱤᱱ ᱫᱚ ᱜᱩᱨᱩ ᱜᱚᱢᱠᱮ ᱛᱤᱠᱤᱱ ᱨᱮᱱ ᱪᱤᱞᱤ ᱠᱤᱱ ᱛᱟᱦᱮᱸ ᱠᱟᱱᱟ ᱵᱷᱟᱞᱮ ᱱᱟᱜ ᱠᱤᱱ ᱵᱩᱡᱷᱟᱹᱜᱼᱟ ᱛᱟᱯᱚᱨᱮ ᱠᱚᱭᱮᱞ ᱯᱚᱧᱪᱟᱱᱚᱱ ᱢᱟᱹᱨᱰᱤ ᱛᱤᱠᱤᱱᱟᱜ ᱡᱤᱵᱚᱱ ᱪᱩᱨᱤᱛ ᱵᱚᱱ ᱠᱟᱛᱷᱟᱜᱼᱟ ᱟᱨ ᱵᱟᱝ ᱩᱱᱠᱤᱱᱟᱜ ᱵᱤᱥᱚᱭ ᱨᱮᱵᱚᱱ ᱯᱟᱲᱦᱟᱣᱼᱟ ᱛᱟᱯᱚᱨᱮ ᱵᱟᱲᱦᱟ ᱵᱮᱥᱨᱟ ᱜᱚᱢᱠᱮ ᱛᱤᱠᱤᱱᱟᱜ ᱜᱩᱨᱩ ᱜᱚᱢᱠᱮ ᱛᱤᱠᱤᱱ ᱠᱷᱚᱱ ᱦᱤᱡᱩᱜᱼᱟ ᱯᱚᱸᱫᱽᱨᱚ ᱢᱟᱨᱪ ᱥᱟᱣᱱᱟ ᱢᱩᱨᱢᱩ ᱛᱤᱠᱤᱱ ᱠᱷᱚᱱ ᱦᱚᱸ ᱯᱚᱸᱫᱽᱨᱚ ᱢᱟᱨᱪ ᱠᱚᱭᱮᱞ ᱯᱚᱧᱪᱟᱱᱚᱱ ᱛᱤᱠᱤᱱ ᱴᱷᱮᱱ ᱠᱷᱚᱱ ᱦᱚᱸ ᱯᱚᱸᱫᱽᱨᱚ ᱢᱟᱨᱠ ᱨᱮᱱᱟᱜ ᱵᱚᱱ ᱧᱟᱢ ᱫᱟᱲᱮᱭᱟᱜᱼᱟ ᱟᱨ ᱵᱟᱝᱟ ᱵᱟᱲᱦᱟ ᱵᱮᱥᱨᱟ ᱠᱷᱚᱱ ᱦᱚᱸ ᱯᱚᱸᱫᱽᱨᱚ ᱢᱟᱨᱠ ᱚᱱᱟ ᱢᱟᱱᱮ ᱫᱚ ᱦᱟᱸᱜ ᱩᱱᱠᱤᱱ ᱴᱷᱮᱱ ᱠᱷᱚᱱ ᱵᱚᱱ ᱧᱟᱢᱟ ᱱᱚᱣᱟ ᱢᱟᱱᱮ ᱫᱚ ᱦᱩᱭᱩᱜ ᱠᱟᱱᱟ ᱱᱚᱣᱟ ᱥᱮ ᱚᱱᱟ ᱦᱤᱥᱴᱨᱤ ᱵᱳᱭ ᱠᱷᱚᱱ ᱟᱨ ᱵᱟᱝᱟ ᱚᱱᱟ ᱱᱟᱜᱟᱢ ᱵᱳᱭ ᱠᱷᱚᱱ ᱚᱱᱟ ᱥᱟᱛᱟᱢ ᱚᱱᱟ ᱵᱤᱥᱚᱭ ᱠᱷᱚᱱ ᱛᱟᱵᱚᱱ ᱜᱩᱨᱩ ᱜᱚᱝᱠᱮ ᱵᱤᱥᱚᱭ ᱠᱷᱚᱱ ᱯᱚᱸᱫᱽᱨᱚ ᱢᱟᱨᱠ ᱨᱮᱱᱟᱜ ᱠᱩᱥᱪᱮᱱ ᱦᱤᱡᱩᱜᱼᱟ ᱟᱨ ᱚᱛᱱᱚᱜ ᱨᱮᱱᱟᱜ ᱦᱚᱸ ᱚᱱᱠᱟᱜᱮ ᱛᱟᱵᱚᱱᱟ ᱥᱮᱦᱮᱫ ᱚᱱᱟ ᱨᱮᱱᱟᱜ ᱛᱟᱵᱚᱱ ᱫᱚᱥ ᱢᱟᱨᱠ ᱥᱤᱧ ᱧᱤᱫᱟᱹ ᱯᱚᱱᱫᱽᱨᱚ ᱢᱟᱨᱠ ᱨᱤᱛᱩ ᱯᱚᱱᱫᱽᱨᱚ ᱢᱟᱨᱠ ᱛᱚ ᱱᱚᱣᱟ ᱵᱚᱱ ᱧᱮᱞ ᱠᱮᱜᱼᱟ ᱤᱱᱟᱹ ᱛᱟᱭᱚᱢ ᱵᱩᱦᱤ ᱦᱚᱸᱵᱚᱱ ᱧᱮᱞ ᱧᱟᱢᱟ ᱪᱮ ᱱᱚᱜᱼᱚᱭ ᱱᱟᱜ ᱛᱟᱵᱚᱱ ᱟᱫᱚ ᱚᱛᱱᱚᱜ ᱵᱩᱦᱤ ᱠᱟᱱᱟ ᱛᱟᱵᱚᱱ ᱡᱤᱭᱳᱜᱨᱟᱯᱷᱤ ᱵᱩᱦᱤ ᱫᱟᱨᱟᱭ ᱵᱚᱱ ᱧᱮᱞ ᱫᱟᱲᱮᱭᱟᱜ ᱠᱟᱱ ᱜᱮᱭᱟ ᱵᱚᱱ ᱯᱟᱞᱮ ᱱᱚᱜᱼᱚᱭ ᱤᱱᱟᱹ ᱛᱟᱭᱚᱢ ᱱᱟᱜᱟᱢ ᱟᱨ ᱵᱟᱝ ᱥᱮᱬᱟ ᱟᱠᱟᱫ ᱠᱟᱛᱷᱟ ᱱᱚᱜᱼᱚ ᱱᱚᱣᱟ ᱵᱳᱭ ᱨᱮᱱᱟᱜ ᱚᱱᱟ ᱠᱚᱫᱚ ᱵᱚᱱ ᱧᱟᱢ ᱫᱟᱲᱮᱭᱟᱜᱼᱟ ᱥᱮᱬᱟ ᱦᱚᱲ ᱠᱚᱣᱟᱜ ᱠᱟᱛᱷᱟ ᱱᱚᱜᱼᱚ ᱱᱚᱝᱠᱟ ᱱᱚᱸᱰᱮ ᱠᱷᱚᱱ ᱵᱚᱱ ᱧᱟᱢ ᱫᱟᱲᱮᱭᱟᱜᱼᱟ ᱤᱱᱟᱹ ᱛᱟᱭᱚᱢ ᱛᱤᱱ ᱦᱚᱸ ᱪᱟᱵᱟᱭᱮᱱᱟ ᱛᱟᱨᱯᱚᱨᱮ ᱪᱟᱨ ᱱᱚᱜᱼᱚ ᱱᱚᱣᱟ ᱫᱚ ᱟᱹᱰᱤ ᱥᱩᱵᱫᱷᱚ ᱢᱮᱱ ᱞᱮᱠᱷᱟᱱ ᱟᱨ ᱟᱹᱰᱤ ᱟᱸᱴ ᱦᱚᱸ ᱢᱮᱱ ᱞᱮᱠᱷᱟᱱ ᱛᱚ ᱫᱮᱞᱟ ᱵᱚᱱ ᱧᱮᱞᱟ ᱛᱚᱵᱮ ᱞᱟᱥᱴᱮ ᱟᱨ ᱵᱟᱝ ᱢᱩᱪᱟᱹᱫᱟᱜ ᱪᱮᱫ ᱢᱮᱱᱟᱜᱼᱟ ᱱᱚᱣᱟ ᱛᱟᱵᱚᱱ ᱱᱚᱣᱟ ᱫᱚ ᱦᱩᱭᱩᱜ ᱠᱟᱱᱟ ᱦᱮᱸᱰ ᱣᱟᱨᱠ ᱟᱨ ᱵᱟᱝᱟ ᱰᱨᱚᱭᱤᱝ ᱪᱤᱛᱟᱹᱨ ᱟᱨ ᱛᱤ ᱛᱮ ᱟᱨ ᱵᱟᱝᱟ ᱯᱨᱮᱠᱴᱤᱠᱟᱞ ᱚᱱᱟ ᱫᱚᱵᱚᱱ ᱢᱮᱛᱟᱜᱼᱟ ᱯᱨᱮᱠᱴᱤᱠᱟᱞ ᱫᱚ ᱪᱟᱲᱤᱥ ᱢᱟᱨᱠ

ᱟᱨ ᱮᱴᱟ ᱟᱹᱲᱟᱹ ᱥᱤ ᱪᱮ ᱪᱮᱫ ᱠᱚ ᱢᱮᱱᱟ ᱛᱟᱵᱚᱱ ᱵᱟ ᱮ ᱚᱱᱟ ᱵᱚᱞ ᱞᱮᱠᱟ ᱜᱮ᱾ ᱦᱩᱰᱤᱧ ᱫᱷᱟᱨᱟ ᱚᱱᱟ ᱫᱚ ᱵᱚᱞ ᱞᱮᱠᱟ ᱩᱱᱟᱹᱜ ᱢᱚᱴᱟ ᱫᱚ ᱵᱟᱝᱟ᱾ ᱟᱨ ᱛᱟᱵᱚᱱ ᱪᱮᱫᱟᱜ ᱥᱮ ᱠᱚᱲᱟ ᱠᱚᱣᱟᱜ ᱵᱟᱪᱠᱚᱢ ᱩᱧ᱾ ᱠᱚᱲᱟ ᱠᱚᱣᱟᱜ ᱫᱚ ᱵᱚᱞ ᱯᱟᱹᱴᱟᱹᱨ ᱟᱨ ᱵᱟᱪᱠᱚᱢ ᱩᱧ᱾ ᱠᱩᱲᱤ ᱠᱚᱣᱟᱜ ᱫᱚ ᱚᱱᱠᱟ ᱯᱟᱛᱲᱟ ᱯᱟᱹᱴᱤ ᱟᱨ ᱯᱷᱩᱲᱩᱜ ᱯᱟᱹᱴᱤ᱾ ᱟᱨ ᱯᱟᱛᱲᱟ ᱯᱟᱹᱴᱤ ᱟᱨ ᱯᱷᱩᱲᱩᱜ ᱯᱟᱹᱴᱤ ᱨᱮ ᱱᱚᱣᱟ ᱠᱚᱥᱪᱮᱱ ᱠᱚ ᱧᱩᱨ ᱫᱟᱲᱮᱭᱟᱜᱼᱟ᱾ ᱮ ᱠᱩᱲᱤ ᱵᱤᱱ ᱠᱚ ᱟᱸᱡᱚᱢ ᱠᱟᱜ ᱵᱮᱱ᱾ ᱡᱮ ᱯᱟᱛᱲᱟᱢ ᱯᱟᱹᱴᱤ ᱟᱫᱚ ᱩᱱᱤ ᱛᱟᱞᱟ ᱨᱤᱱᱤᱡ ᱦᱟᱸᱜ ᱪᱤᱞᱤ ᱠᱚ ᱢᱮᱛᱟᱭᱟ ᱩᱱᱤ ᱠᱚ ᱠᱩᱞᱤ ᱵᱚᱱᱟ ᱚᱠᱚᱭ ᱠᱚ ᱡᱩᱫᱤ ᱵᱮᱱ ᱵᱟᱲᱟᱭ ᱠᱷᱟᱱ ᱠᱚᱢᱮᱱᱴ ᱥᱮᱠᱥᱚᱱ ᱨᱮᱵᱚᱱ ᱞᱟᱹᱭ ᱢᱟ ᱚᱱᱟ ᱠᱩᱠᱞᱤ ᱞᱤᱧ ᱫᱚᱦᱚ ᱠᱮᱜᱼᱟ ᱱᱚᱜᱼᱚᱭ ᱡᱮ ᱯᱟᱛᱲᱟ ᱦᱟᱸᱜ ᱵᱚᱱ ᱯᱟᱹᱴᱤᱭᱮᱜᱼᱟ ᱱᱚᱝᱠᱟ ᱦᱮᱸ ᱥᱮ ᱵᱟᱝ ᱱᱚᱜᱼᱚᱭ ᱦᱮᱸ ᱥᱮ ᱛᱟᱞᱟᱨᱮ ᱢᱤᱫᱴᱟᱝ ᱢᱟᱫ ᱛᱟᱦᱮᱱᱟ ᱱᱚᱝᱠᱟ ᱛᱮ ᱟᱨ ᱠᱚ ᱠᱩᱞᱤ ᱵᱚᱱᱟ ᱛᱤᱱᱟᱹᱜ ᱴᱤ ᱥᱟᱠᱟᱢ ᱛᱮ ᱯᱟᱛᱲᱟ ᱫᱚᱠᱚ ᱵᱮᱱᱟᱣᱟ ᱛᱤᱱᱟᱹᱜ ᱴᱤ ᱛᱮᱢ ᱵᱮᱱᱟᱣ ᱟᱠᱟᱜᱼᱟ ᱩᱱᱤ ᱛᱟᱞᱟ ᱨᱤᱱᱤᱡ ᱠᱚ ᱠᱩᱞᱤᱭᱟ ᱚᱠᱚᱭ ᱠᱟᱱᱟ ᱱᱩᱭ ᱫᱚ ᱪᱤᱞᱤ ᱠᱟᱱᱟ ᱚᱠᱚᱭ ᱡᱩᱫᱤ ᱵᱚᱱ ᱵᱟᱲᱟᱭ ᱠᱷᱟᱱ ᱠᱚᱢᱮᱱᱴ ᱥᱮᱠᱥᱚᱱ ᱨᱮᱵᱚᱱ ᱞᱟᱹᱭ ᱢᱟ ᱟᱨ ᱛᱟᱯᱚᱨᱮ ᱯᱷᱩᱲᱩᱜ ᱯᱟᱹᱴᱤ ᱟᱵᱚ ᱯᱷᱩᱲᱩᱜ ᱱᱚᱰᱮ ᱠᱚ ᱠᱩᱠᱞᱤ ᱠᱚ ᱫᱚᱦᱚ ᱫᱟᱲᱮᱭᱟ ᱵᱚᱱᱟ ᱠᱚ ᱠᱩᱲᱤ ᱵᱚᱦᱤᱱ ᱠᱚ ᱯᱷᱩᱲᱩᱜ ᱫᱚ ᱛᱟᱵᱚᱱ ᱟᱵᱚ ᱫᱚ ᱛᱤᱱᱟᱹᱜ ᱯᱨᱚᱠᱟᱨᱟ ᱚᱱᱟ ᱥᱚᱞ ᱯᱷᱩᱲᱩᱜ ᱠᱚᱫᱚ ᱟᱵᱚ ᱟᱵᱚᱣᱟᱜ ᱥᱟᱱᱛᱟᱲ ᱥᱚᱢᱟᱡᱽ ᱨᱮ ᱡᱟᱦᱟᱸ ᱟᱨ ᱵᱟᱝᱢᱟ ᱟᱵᱚᱣᱟᱜ ᱠᱟᱞᱪᱟᱨ ᱦᱟᱸᱜ ᱯᱷᱩᱲᱩᱜ ᱫᱚ ᱪᱮᱫ ᱞᱮᱠᱟᱱᱟᱜ ᱟᱨ ᱛᱤᱱᱟᱹᱜ ᱜᱚᱴᱟᱝ ᱛᱤᱱᱟᱹᱜ ᱜᱚᱴᱟᱝ ᱢᱮᱱ ᱞᱮᱠᱷᱟᱱ ᱛᱤᱱᱟᱹᱜ ᱯᱨᱚᱠᱟᱨᱟ ᱱᱚᱰᱮ ᱦᱚᱸ ᱛᱟᱵᱚᱱ ᱠᱩᱠᱞᱤ ᱫᱚᱦᱚ ᱠᱮᱫᱼᱟ ᱯᱷᱩᱲᱩᱜ ᱛᱟᱵᱚᱱ ᱛᱤᱱᱟᱹᱜ ᱯᱨᱚᱠᱟᱨᱟ ᱟᱨ ᱵᱟᱝᱟ ᱪᱮᱫ ᱪᱮᱫ ᱯᱷᱩᱲᱩᱜ ᱛᱟᱵᱚᱱ ᱡᱩᱫᱤ ᱵᱟᱵᱚ ᱵᱩᱡᱷᱟᱹᱣ ᱫᱟᱲᱮᱭᱟᱜ ᱠᱟᱱᱟ ᱠᱤᱪᱷᱩ ᱠᱤᱪᱷᱩ ᱞᱟᱹᱭ ᱧᱚᱜ ᱟᱵᱚᱱ ᱠᱟᱱᱟ ᱢᱟᱱᱮ ᱤᱱᱠᱟᱹ ᱫᱷᱟᱨᱟ ᱫᱷᱟᱨᱤ ᱱᱟᱭᱠᱮ ᱠᱚ ᱵᱚᱸᱜᱟ ᱡᱚᱦᱚᱜ ᱱᱟᱭᱠᱮ ᱯᱷᱩᱲᱩᱜ ᱯᱟᱞᱚ ᱯᱮ ᱧᱮᱞ ᱟᱠᱟᱫ ᱜᱮᱭᱟ ᱚᱱᱟ ᱢᱤᱫ ᱞᱮᱠᱟ ᱠᱚ ᱯᱷᱩᱲᱩᱜᱟ ᱟᱨ ᱯᱟᱞᱮ ᱵᱚᱱ ᱧᱮᱞ ᱠᱟᱜ ᱦᱟᱺᱰᱤ ᱵᱚᱸᱜᱟ ᱡᱟᱦᱟᱸ ᱚᱲᱟᱜ ᱨᱮ ᱚᱱᱟ ᱯᱟᱞᱮ ᱢᱤᱫ ᱞᱮᱠᱟ ᱠᱚ ᱯᱷᱩᱲᱩᱜᱟ ᱦᱳᱭ ᱥᱮ ᱵᱟᱝ ᱪᱮᱫ ᱢᱤᱫᱴᱟᱝ ᱯᱷᱩᱲᱩᱜ ᱛᱮᱠᱚ ᱯᱷᱩᱲᱩᱜ ᱵᱚᱸᱜᱟᱭᱮᱫ ᱛᱮ ᱵᱟᱝ ᱦᱮᱸᱥᱮ ᱟᱨ ᱚᱱᱮ ᱩᱛᱩ ᱠᱚ ᱡᱚᱢ ᱵᱟᱠᱷᱨᱟ ᱚᱱᱟ ᱢᱤᱫᱴᱟᱝ ᱯᱟᱞᱮ ᱯᱷᱩᱲᱩᱜ ᱟᱨᱜᱮ ᱚᱱᱠᱟ ᱯᱷᱩᱲᱩᱜ ᱠᱚ ᱢᱮᱱᱟᱜ ᱠᱷᱟᱱ ᱫᱚ ᱦᱟᱸᱜ ᱛᱟᱵᱚᱱ ᱚᱠᱚᱭ ᱠᱚ ᱡᱩᱫᱤ ᱵᱚᱱ ᱵᱟᱲᱟᱭ ᱠᱷᱟᱱ ᱞᱟᱹᱭ ᱟᱵᱚᱱ ᱟᱫᱚ ᱠᱩᱠᱞᱤ ᱫᱚᱦᱚ ᱠᱮᱜᱼᱟ ᱯᱷᱩᱲᱩᱜ ᱫᱚ ᱛᱤᱱᱟᱹᱜ ᱯᱚᱨᱠᱟᱨᱟ ᱦᱳᱭ ᱥᱮ ᱵᱟᱝ ᱚᱱᱟ ᱫᱚ ᱵᱚᱱ ᱞᱟᱹᱭ ᱢᱟᱠᱚ ᱥᱮ ᱥᱟᱱᱟ ᱠᱚᱵᱚᱱ ᱵᱟᱲᱟᱭ ᱠᱷᱟᱱ ᱢᱟ ᱛᱟᱵᱚᱱ ᱦᱟᱸᱜ ᱪᱟᱞᱞᱤᱥ ᱢᱟᱨᱠ ᱤᱱᱟᱹ ᱛᱟᱭᱚᱢ ᱪᱤᱛᱟᱹᱨ ᱟᱨ ᱵᱟᱝᱠᱷᱟᱱ ᱰᱨᱚᱭᱤᱝ ᱛᱟᱵᱚᱱ ᱦᱤᱡᱩᱜᱼᱟ ᱪᱮᱫ ᱪᱮᱫ ᱱᱟᱥᱮ ᱩᱞ ᱵᱚᱱ ᱵᱮᱱᱟᱣᱟ ᱥᱚᱥᱚ ᱵᱚᱱ ᱵᱮᱱᱟᱣᱟ ᱡᱚᱡᱚ ᱵᱚᱱ ᱵᱮᱱᱟᱣᱟ ᱡᱟᱲᱟ ᱢᱤᱫ ᱞᱮᱠᱟ ᱫᱚ ᱚᱱᱠᱟ ᱟᱹᱛᱩ ᱫᱤᱥᱚᱢ ᱮᱨᱤᱭᱟ ᱛᱮᱜᱮ ᱱᱟᱦᱟᱜ ᱚᱠᱟ ᱥᱮᱫ ᱠᱚᱪᱚ ᱪᱮᱫ ᱞᱮᱠᱟ ᱵᱚᱱ ᱞᱟᱹᱭᱟ ᱟᱞᱮ ᱥᱮᱫ ᱫᱚ ᱢᱚᱸᱰᱟ ᱠᱚ ᱞᱟᱹᱭᱟ ᱢᱤᱫ ᱞᱮᱠᱟ ᱛᱮᱫᱚ ᱢᱚᱸᱰᱟ ᱦᱚᱸᱠᱚ ᱢᱮᱛᱟᱜᱼᱟ ᱟᱨ ᱡᱟᱰᱟ ᱦᱚᱸᱠᱚ ᱢᱮᱛᱟᱜᱼᱟ ᱦᱳᱭ ᱥᱮ ᱵᱟᱝᱟ ᱟᱞᱮ ᱥᱮᱫ ᱫᱚ ᱢᱚᱸᱰᱟ ᱠᱚ ᱢᱮᱛᱟᱜᱼᱟ ᱟᱨ ᱚᱠᱟ ᱥᱮᱫ ᱫᱚ ᱡᱟᱰᱟ ᱦᱚᱸ ᱠᱚ ᱯᱟᱞᱮ ᱦᱚᱸᱠᱚ ᱢᱮᱱ ᱫᱟᱲᱮᱭᱟᱜ ᱜᱮᱭᱟ ᱟᱫᱚ ᱵᱟᱱᱟᱨ ᱨᱮᱱᱟᱜ ᱡᱚ ᱫᱚ ᱦᱟᱸᱜ ᱤᱱᱟᱹᱜᱮ ᱢᱚᱸᱰᱟ ᱦᱚᱸ ᱤᱱᱟᱹ ᱠᱟᱱ ᱜᱮᱭᱟ ᱡᱟᱰᱟ ᱦᱚᱸ ᱤᱱᱟᱹ ᱠᱟᱱ ᱜᱮᱭᱟ ᱢᱮᱱᱠᱷᱟᱱ ᱡᱟᱰᱟ ᱫᱚ ᱟᱨᱜᱮ ᱢᱮᱱᱟᱜ ᱜᱮᱭᱟ ᱴᱚᱴᱠᱟ ᱡᱟᱰᱟ ᱟᱨ ᱪᱮᱫ ᱡᱟᱰᱟ ᱠᱚᱪᱚ ᱚᱱᱠᱟ ᱦᱟᱸᱜ ᱢᱮᱱᱟᱜ ᱜᱮᱭᱟ ᱟᱫᱚ ᱢᱚᱸᱰᱷᱟ ᱦᱚᱸ ᱡᱟᱰᱟ ᱫᱚᱠᱚ ᱢᱮᱛᱟᱣᱟᱜ ᱜᱮᱭᱟ ᱚᱱᱟ ᱫᱚ ᱴᱷᱟᱹᱣᱠᱟᱹ ᱩᱭᱦᱟᱹᱨ ᱠᱟᱜ ᱯᱮ ᱛᱟᱯᱚᱨᱮ ᱩᱯᱟᱹᱞ ᱵᱟᱦᱟ ᱠᱚᱸᱭ ᱯᱷᱩᱞ ᱚᱱᱟ ᱡᱟᱦᱟᱸ ᱠᱚ ᱢᱮᱱᱟ ᱛᱟᱯᱚᱨᱮ ᱛᱚᱣᱟ ᱵᱟᱦᱟ ᱦᱮᱸ ᱥᱮ ᱵᱟᱝᱟ ᱛᱟᱯᱚᱨᱮ ᱜᱩᱞᱟᱹᱪᱤ ᱵᱟᱦᱟ ᱜᱩᱞᱟᱹᱪᱤ ᱵᱟᱦᱟ ᱠᱩᱥᱢᱤ ᱵᱟᱦᱟ ᱠᱩᱥᱢᱤ ᱵᱟᱦᱟ ᱤᱱᱟᱹ ᱛᱟᱭᱚᱢ ᱥᱟᱠᱟᱢ ᱠᱚ ᱱᱟᱦᱟᱜ ᱥᱟᱠᱟᱢ ᱦᱚᱸ ᱱᱟᱦᱟᱜ ᱠᱚ ᱵᱮᱱᱟᱣ ᱦᱚᱪᱚ ᱵᱚᱱᱟ ᱪᱮᱫ ᱪᱮᱫ ᱥᱟᱠᱟᱢ ᱢᱟᱥᱮ ᱥᱟᱨᱡᱚᱢ ᱥᱟᱠᱟᱢ ᱟᱨ ᱪᱮᱫ ᱠᱚᱪᱚᱝ ᱚᱱᱠᱟ ᱛᱟᱵᱚᱱ ᱢᱮᱱᱟᱜᱼᱟ ᱚᱸᱰᱮ ᱱᱟᱦᱟᱜ ᱠᱚ ᱚᱱᱟ ᱫᱚ ᱱᱚᱣᱟ ᱫᱚ ᱱᱟᱦᱟᱜ ᱵᱟᱭ ᱴᱷᱟᱹᱜ ᱱᱩᱜ ᱱᱤᱡᱮ ᱥᱟᱠᱟᱢ ᱫᱚ ᱱᱟᱦᱟᱜ ᱚᱸᱰᱮ ᱜᱮ ᱱᱟᱦᱟᱜ ᱠᱚᱥᱪᱮᱱ ᱨᱮᱜᱮ ᱵᱮᱱᱟᱣ ᱴᱷᱤᱠ ᱜᱮᱭᱟ ᱚᱱᱟ ᱫᱚ ᱵᱟᱹᱞᱤᱧ ᱞᱟᱹᱭ ᱫᱟᱲᱮᱭᱟᱜ ᱠᱟᱱᱟ ᱟᱨ ᱱᱚᱣᱟ ᱪᱤᱛᱟᱹᱨ ᱠᱚᱫᱚ ᱱᱟᱦᱟᱜ ᱯᱟᱞᱮ ᱱᱤᱭᱟᱹ ᱠᱚᱜᱮ ᱱᱟᱦᱟᱜ ᱥᱤᱞᱟᱵᱚᱥ ᱨᱮᱫᱚ ᱧᱩᱨ ᱞᱮᱱᱟ ᱱᱤᱭᱟᱹ ᱫᱷᱟᱣ ᱟᱹᱞᱤᱧ ᱧᱮᱞ ᱟᱠᱟᱜᱼᱟ ᱥᱟᱠᱟᱢ ᱠᱚᱫᱚ ᱱᱟᱦᱟᱜ ᱠᱚᱥᱪᱮᱱ ᱵᱟᱹᱞᱤᱧ ᱧᱮᱞ ᱜᱚᱫ ᱟᱠᱟᱫ ᱠᱷᱟᱱ ᱫᱚ ᱵᱟᱹᱞᱤᱧ ᱞᱟᱹᱭ ᱫᱟᱲᱮᱭᱟᱜ ᱠᱟᱱᱟ ᱛᱚ ᱱᱚᱜᱼᱚ ᱱᱚᱝᱠᱟ ᱦᱟᱸᱜ ᱛᱟᱵᱚᱱ ᱛᱟᱦᱮᱸ ᱠᱟᱱᱟ ᱥᱤᱞᱟᱵᱚᱥ ᱫᱚ ᱱᱚᱜᱼᱚᱭ ᱞᱟᱛᱟᱨ ᱦᱚᱸᱯᱮ ᱧᱮᱞ ᱫᱟᱲᱮᱭᱟᱜ ᱠᱟᱱᱟ ᱱᱚᱜᱼᱚᱭ ᱯᱟᱪᱷᱮ ᱚᱠᱚᱭ ᱠᱚᱠᱚ ᱩᱭᱦᱟᱹᱨ ᱠᱷᱟᱱ ᱫᱚ ᱚᱱᱟ ᱱᱚᱠᱞᱤᱭᱟᱜ ᱠᱟᱱᱟ ᱟᱨ ᱵᱟᱝᱟ ᱚᱠᱚ ᱯᱷᱮᱠ ᱟᱜ ᱚᱠᱚᱭ ᱠᱚ ᱞᱤᱧ ᱧᱟᱢ ᱟᱹᱜᱩ ᱠᱟᱜᱼᱟ ᱚᱱᱠᱟ ᱫᱚ ᱵᱟᱝᱟ ᱧᱮᱞ ᱫᱟᱲᱮᱭᱟᱜ ᱠᱟᱱ ᱜᱮᱭᱟ ᱯᱮ ᱞᱟᱛᱟᱨ ᱨᱮ ᱥᱴᱟᱢᱯ ᱠᱚ ᱢᱮᱱᱟᱜᱼᱟ ᱟᱨ ᱵᱟᱝᱢᱟ ᱥᱤᱞ ᱠᱚ ᱢᱮᱱᱟᱜ ᱟᱠᱟᱫ ᱜᱮᱭᱟ ᱛᱚ ᱱᱚᱜᱼᱚ ᱱᱚᱝᱠᱟ ᱦᱟᱸᱜ ᱛᱟᱦᱮᱸ ᱠᱟᱱᱟ ᱛᱟᱵᱚᱱᱟ ᱵᱷᱤᱰᱤᱭᱳ ᱫᱚ ᱱᱚᱣᱟ ᱥᱤᱞᱟᱵᱚᱥ ᱟᱹᱜᱩ ᱠᱟᱛᱮ ᱞᱤᱧ ᱦᱮᱡ ᱞᱮᱱᱟ ᱛᱚ ᱵᱷᱤᱰᱭᱳ ᱠᱚ ᱡᱩᱫᱤ ᱵᱚᱱ ᱵᱩᱜᱤ ᱱᱟᱯᱟᱭ ᱵᱚᱱ ᱵᱩᱡᱷᱟᱹᱣ ᱠᱮᱜᱼᱟ ᱞᱟᱭᱤᱠ ᱠᱮᱜᱼᱟ ᱵᱚᱱ ᱥᱮᱭᱟᱨ ᱠᱮᱜᱼᱟ ᱵᱚᱱ ᱟᱨ ᱥᱟᱥᱠᱨᱟᱭᱤᱵᱽ ᱠᱟᱜ ᱵᱚᱱ ᱟᱨ ᱱᱟᱣᱟ ᱱᱟᱣᱟᱱ ᱠᱚ ᱠᱚ ᱡᱩᱫᱤ ᱵᱚᱱ ᱦᱮᱡ ᱟᱠᱟᱱ ᱠᱷᱟᱱ ᱥᱟᱥᱠᱨᱟᱭᱤᱵᱽ ᱠᱟᱜ ᱵᱚᱱ ᱛᱚᱵᱮ ᱮᱱᱟ ᱱᱚᱣᱟ ᱵᱷᱤᱰᱭᱳ ᱨᱮ ᱪᱮᱫ ᱠᱚ ᱩᱯᱞᱳᱰᱚᱜ ᱠᱟᱱᱟ ᱱᱤᱱᱟᱹᱜ ᱵᱚᱱ ᱧᱮᱞ ᱫᱟᱲᱮᱭᱟᱜᱼᱟ ᱡᱩᱫᱤ ᱟᱹᱞᱤᱧᱟᱜ ᱥᱮᱫ ᱠᱷᱚᱱ ᱚᱠᱟ ᱠᱚᱨᱮ ᱜᱟᱹᱞᱛᱤ ᱠᱚ ᱵᱷᱩᱞ ᱠᱚ ᱛᱟᱦᱮᱱ ᱠᱷᱟᱱ ᱤᱠᱟᱹ ᱠᱟᱹᱞᱤᱧ ᱦᱟᱸᱜ ᱤᱠᱟᱹ ᱞᱤᱧ ᱠᱷᱚᱡᱚᱜ ᱠᱟᱱᱟ ᱛᱚ ᱱᱤᱭᱟᱹ ᱛᱟᱭᱚᱢ ᱵᱷᱤᱰᱭᱳ ᱨᱮ ᱱᱟᱜ ᱟᱹᱜᱩ ᱠᱟᱛᱮᱫ ᱞᱤᱧ ᱦᱤᱡᱩᱜᱼᱟ ᱦᱟᱭᱟᱨ ᱥᱴᱮᱱᱰᱟᱨᱰ ᱟᱨ ᱵᱟᱝ ᱪᱮᱛᱟᱱ ᱪᱟᱱᱟᱪ ᱪᱮᱛᱟᱱ ᱪᱟᱱᱟᱪ ᱛᱟᱺᱜᱤ ᱛᱟᱲᱟᱨᱮ ᱛᱟᱦᱮᱸ ᱠᱚᱜ ᱯᱮ ᱦᱟᱭᱟᱨ ᱥᱴᱮᱱᱰᱟᱨᱰ ᱛᱚ ᱱᱤᱭᱟᱹ ᱵᱷᱤᱰᱭᱳ ᱫᱚ ᱦᱟᱸᱜ ᱱᱚᱰᱮ ᱜᱮᱞᱤᱧ ᱢᱩᱪᱟᱹᱫᱮᱜᱼᱟ ᱢᱟ ᱛᱚᱵᱮ